ᱥᱟᱱᱟᱢ ᱠᱚ ᱡᱚᱦᱟᱨ ᱮᱡᱩᱠᱮᱥᱚᱱ ᱚᱯᱷ ᱥᱟᱱᱛᱟᱞᱤ ᱭᱩᱴᱩᱵᱽ ᱪᱮᱱᱮᱞ ᱨᱮ ᱟᱯᱮ ᱠᱚ ᱥᱟᱹᱜᱩᱱ ᱫᱟᱨᱟᱢ ᱛᱮᱦᱮᱧᱟᱜ ᱮᱯᱤᱥᱳᱰ ᱵᱷᱤᱰᱤᱭᱳ ᱫᱚ ᱱᱚᱣᱟ ᱫᱟᱥᱟᱭ ᱠᱚᱨᱮᱱᱟᱜ ᱠᱩᱠᱞᱤ ᱟᱨ ᱞᱟᱹᱱᱟᱹᱭ ᱟᱨ ᱵᱟᱦᱟ ᱯᱟᱨᱟᱵᱽ ᱠᱚᱨᱮᱱᱟᱜ ᱠᱩᱠᱞᱤ ᱞᱟᱹᱱᱟᱹᱭ ᱱᱚᱣᱟ ᱵᱷᱤᱰᱤᱭᱳ ᱨᱮᱫᱚ ᱵᱚᱱ ᱧᱮᱞ ᱫᱟᱲᱮᱭᱟᱜᱼᱟ᱾ ᱱᱚᱣᱟ ᱵᱷᱤᱰᱤᱭᱳ ᱨᱮ ᱠᱩᱠᱞᱤ ᱟᱨ ᱞᱟᱹᱱᱟᱹᱭ ᱜᱮ ᱵᱚᱱ ᱧᱮᱞᱟ ᱟᱨ ᱵᱚᱱ ᱪᱮᱫᱚᱜᱼᱟ᱾ ᱢᱟ ᱮᱱᱠᱷᱟᱱ ᱵᱷᱤᱰᱤᱭᱳ ᱵᱚᱱ ᱮᱛᱚᱦᱚᱵ ᱞᱮᱜᱮ᱾ ᱢᱤᱫ ᱨᱮᱱᱟᱜ ᱠᱩᱠᱞᱤ ᱫᱟᱥᱟᱭ ᱫᱚ ᱚᱠᱟ ᱞᱮᱠᱟᱱ ᱯᱟᱨᱟᱵᱽ ᱠᱟᱱᱟ ᱞᱟᱹᱱᱟᱹᱭ ᱫᱟᱥᱟᱭ ᱫᱚ ᱫᱷᱚᱨᱚᱢ ᱵᱟᱨᱛᱟ ᱠᱟᱱᱟ ᱟᱭᱱᱚ ᱟᱨ ᱠᱟᱡᱚᱞ ᱩᱯᱚᱦᱟᱨ ᱫᱤᱥᱟᱹ ᱯᱟᱨᱟᱵᱽ ᱦᱚᱸ ᱠᱟᱱᱟ ᱫᱚᱥᱟᱨ ᱠᱩᱠᱞᱤ, ᱫᱟᱸᱥᱟᱭ ᱫᱚ ᱞᱟᱦᱟᱛᱮ ᱚᱠᱚᱭᱮ ᱮᱛᱚᱦᱚᱵ ᱞᱮᱫᱟ? ᱞᱟᱹᱱᱟᱹᱭ, ᱠᱟᱹᱢᱨᱩ ᱜᱩᱨᱩ᱾ ᱫᱟᱸᱥᱟᱭ ᱫᱚ ᱞᱟᱦᱟᱛᱮ ᱠᱟᱹᱢᱨᱩ ᱜᱩᱨᱩ ᱮᱛᱚᱦᱚᱵ ᱞᱮᱫᱟ᱾ ᱯᱮ ᱨᱮ ᱠᱩᱠᱞᱤ ᱢᱮᱱᱟᱜᱼᱟ ᱠᱟᱢᱨᱩ ᱜᱩᱨᱩ ᱟᱭᱳ ᱵᱟᱵᱟ ᱧᱩᱛᱩᱢ ᱫᱚ ᱪᱮᱫ ᱠᱟᱢᱨᱩ ᱜᱩᱨᱩ ᱟᱭᱳ ᱵᱟᱵᱟ ᱧᱩᱛᱩᱢ ᱫᱚ ᱪᱮᱫ ᱞᱟᱹᱱᱟᱹᱭ ᱥᱟᱠᱨᱚ ᱥᱚᱨᱮᱱ ᱟᱨ ᱵᱩᱥᱱᱩ ᱢᱩᱨᱢᱩ ᱠᱟᱢᱨᱩ ᱜᱩᱨᱩ ᱟᱭᱳ ᱵᱟᱵᱟ ᱧᱩᱛᱩᱢ ᱫᱚ ᱥᱟᱠᱨᱚ ᱥᱚᱨᱮᱱ ᱟᱨ ᱵᱩᱥᱱᱩ ᱢᱩᱨᱢᱩ ᱯᱩᱱ ᱨᱮᱱᱟᱜ ᱠᱩᱠᱞᱤ ᱫᱟᱸᱥᱟᱭ ᱫᱚ ᱚᱠᱟ ᱦᱤᱞᱚᱜ ᱵᱚᱱ ᱫᱟᱬᱟᱱᱟ᱾ ᱫᱟᱸᱥᱟᱭ ᱫᱚ ᱚᱠᱟ ᱮᱦᱚᱵ ᱵᱚᱱ ᱫᱟᱬᱟᱱᱟ? ᱞᱟᱹᱱᱟᱹᱭ, ᱫᱟᱸᱥᱟᱭ ᱵᱚᱸᱜᱟ ᱢᱩᱞᱩᱜ ᱢᱚᱬᱮ ᱢᱟᱦᱟᱸ ᱠᱷᱚᱱ ᱢᱚᱬᱮ ᱢᱟᱦᱟᱸ ᱫᱷᱟᱹᱵᱤᱡ ᱵᱚᱱ ᱫᱟᱬᱟᱭᱟ᱾ ᱢᱚᱬᱮ ᱨᱮᱱᱟᱜ ᱠᱩᱠᱞᱤ ᱫᱟᱸᱥᱟᱭ ᱮᱱᱮᱡ ᱠᱚᱲᱟ ᱠᱚ ᱢᱤᱫ ᱚᱲᱟᱜ ᱨᱮ ᱛᱤᱱ ᱫᱷᱟᱣ ᱠᱚ ᱮᱱᱮᱡ ᱟᱹᱪᱩᱨᱟ ᱞᱟᱹᱱᱟᱹᱭ ᱢᱚᱬᱮ ᱫᱷᱟᱣ ᱫᱟᱸᱥᱟᱭ ᱮᱱᱮᱡ ᱠᱚᱲᱟ ᱠᱚ ᱢᱤᱫ ᱚᱲᱟᱜ ᱨᱮ ᱢᱚᱬᱮ ᱫᱷᱟᱣ ᱠᱚ ᱮᱱᱮᱡ ᱟᱹᱪᱩᱨᱟ ᱛᱩᱨᱩᱭ ᱨᱮᱱᱟᱜ ᱠᱩᱠᱞᱤ ᱜᱟᱹᱭ ᱠᱟᱰᱟ ᱠᱚᱫᱚ ᱚᱠᱟ ᱨᱮᱠᱚ ᱡᱟᱱᱟᱢ ᱞᱮᱱᱟ ᱞᱟᱹᱱᱟᱹᱭ, ᱜᱟᱹᱭ ᱠᱚᱫᱚ ᱦᱤᱦᱤᱲᱤ ᱯᱤᱯᱤᱲᱤ ᱨᱮ ᱟᱨ ᱠᱟᱰᱟ ᱠᱚᱫᱚ ᱵᱚᱲᱫᱟ ᱴᱟᱺᱰᱤ ᱠᱟᱫᱟᱢ ᱡᱷᱟᱨᱱᱟ ᱨᱮ᱾ ᱮᱭᱟᱭ ᱨᱮᱱᱟᱜ ᱠᱩᱠᱞᱤ, ᱫᱤᱥᱚᱢ ᱥᱚᱦᱨᱟᱭ ᱫᱚ ᱚᱠᱟ ᱵᱚᱱ ᱢᱮᱛᱟᱜ ᱠᱟᱱᱟ? ᱞᱟᱹᱱᱟᱹᱭ, ᱥᱚᱦᱨᱟᱭ ᱵᱚᱸᱜᱟ ᱠᱩᱱᱟᱹᱢᱤ ᱨᱮ ᱢᱟᱱᱟᱣᱮᱫ ᱥᱚᱦᱨᱟᱭ ᱫᱚ ᱫᱤᱥᱚᱢ ᱥᱚᱦᱨᱟᱭ ᱵᱚ ᱢᱮᱛᱟᱜ ᱠᱟᱱᱟ᱾ ᱤᱨᱟᱹᱞ ᱨᱮᱱᱟᱜ ᱠᱩᱠᱞᱤ ᱰᱟᱺᱜᱩᱣᱟᱹ ᱠᱟᱨᱟᱢ ᱫᱚ ᱚᱠᱚᱭ ᱠᱚ ᱦᱚᱛᱮ ᱛᱮᱠᱚ ᱵᱚᱸᱜᱟ ᱵᱩᱨᱩᱭᱟ? ᱞᱟᱹᱱᱟᱹᱭ ᱟᱹᱛᱩ ᱡᱟᱠᱟᱛ ᱦᱚᱲ ᱛᱮ᱾ ᱰᱟᱺᱜᱩᱣᱟᱹ ᱠᱟᱨᱟᱢ ᱫᱚ ᱟᱹᱛᱩ ᱡᱟᱠᱟᱛ ᱦᱚᱲ ᱛᱮᱠᱚ ᱵᱚᱸᱜᱟ ᱵᱩᱨᱩᱭᱟ᱾ ᱟᱨᱮ ᱨᱮᱱᱟᱜ ᱠᱩᱠᱞᱤ ᱠᱟᱨᱟᱢ ᱵᱚᱸᱜᱟ ᱨᱮ ᱵᱷᱮᱞᱟᱝ ᱡᱟᱝ ᱵᱟᱦᱟ ᱟᱨ ᱟᱨᱟᱜ ᱩᱯᱟᱹᱞ ᱫᱚ ᱪᱮᱫᱟᱜ ᱵᱚᱱ ᱞᱟᱜᱟᱣᱟ? ᱠᱟᱨᱟᱢ ᱵᱚᱸᱜᱟ ᱨᱮ ᱵᱷᱮᱞᱟᱝ ᱡᱟᱝ ᱵᱟᱦᱟ ᱟᱨ ᱟᱨᱟᱜ ᱩᱯᱟᱹᱞ ᱫᱚ ᱪᱮᱫᱟᱜ ᱵᱚᱱ ᱞᱟᱜᱟᱣᱟ? ᱞᱟᱹᱱᱟᱹᱭ, ᱵᱷᱮᱞᱟᱝ ᱡᱟᱝ ᱵᱟᱦᱟ ᱫᱚ ᱫᱷᱚᱨᱚᱢ ᱴᱷᱟᱹᱠᱩᱨ ᱟᱜ ᱦᱚᱲᱢᱚ ᱨᱩᱯ ᱠᱟᱱᱟ ᱟᱨ ᱩᱯᱟᱹᱞ ᱵᱟᱦᱟ ᱫᱚ ᱞᱩᱠᱷᱤ ᱭᱟᱜ ᱦᱚᱲᱢᱚ ᱨᱩᱯ ᱠᱟᱱᱟ᱾ ᱱᱩᱠᱤᱱᱟᱜ ᱫᱤᱥᱟᱹ ᱛᱮ ᱵᱚᱱ ᱞᱟᱜᱟᱣ ᱮᱫᱼᱟ᱾ ᱜᱮᱞ ᱨᱮᱱᱟᱜ ᱠᱩᱠᱞᱤ, ᱡᱟᱦᱮᱨ ᱥᱟᱹᱲᱤᱢ ᱫᱚ ᱞᱟᱦᱟ ᱛᱮ ᱚᱠᱚᱭ ᱮ ᱫᱟᱞᱚᱵ ᱞᱮᱫᱼᱟ? ᱡᱟᱦᱮᱨ ᱥᱟᱹᱲᱤᱢ ᱫᱚ ᱞᱟᱦᱟᱛᱮ ᱚᱠᱚᱭᱮ ᱫᱟᱞᱚᱵ ᱞᱮᱫᱟ? ᱞᱟᱹᱱᱟᱹᱭ, ᱠᱩᱲᱤ ᱦᱚᱯᱚᱱ᱾ ᱡᱟᱦᱮᱨ ᱥᱟᱹᱲᱤᱢ ᱫᱚ ᱞᱟᱦᱟᱛᱮ ᱠᱩᱲᱤ ᱦᱚᱯᱚᱱ ᱠᱚ ᱫᱟᱞᱚᱵ ᱞᱮᱫᱟ᱾ ᱜᱮᱞ ᱢᱤᱫ ᱨᱮᱱᱟᱜ ᱠᱩᱠᱞᱤ, ᱵᱟᱦᱟ ᱵᱚᱸᱜᱟ ᱨᱮᱫᱚ ᱵᱟᱞᱮ ᱵᱩᱥᱟᱹᱜ ᱪᱮᱫᱟᱜ ᱵᱚᱱ ᱵᱚᱸᱜᱟ ᱠᱚᱣᱟ? ᱞᱟᱹᱱᱟᱹᱭ, ᱵᱩᱥᱟᱹᱜ ᱥᱤᱢᱟᱜ ᱥᱟᱹᱜᱩᱱ ᱫᱚ ᱞᱟᱜᱮ ᱜᱮ ᱧᱟᱢᱚᱜᱼᱟ᱾ ᱠᱩᱲᱤ ᱜᱤᱫᱽᱨᱟᱹ ᱟᱨ ᱠᱚᱲᱟ ᱜᱤᱫᱽᱨᱟᱹ ᱪᱮᱛᱟᱱ ᱨᱮ ᱱᱟᱣᱟ ᱯᱮᱲᱟ ᱵᱚᱞᱚᱜ ᱱᱟᱣᱟ ᱯᱮᱲᱟ ᱵᱚᱞᱚᱱ ᱨᱮ ᱥᱟᱹᱜᱩᱱᱟᱜᱼᱟ᱾ ᱜᱮᱞ ᱵᱟᱨ ᱨᱮᱱᱟᱜ ᱠᱩᱠᱞᱤ ᱵᱟᱦᱟ ᱟᱨ ᱢᱟᱜ ᱢᱚᱬᱮ ᱵᱚᱸᱜᱟ ᱠᱚᱨᱮ ᱡᱚᱦᱚᱜ ᱢᱟᱨᱟᱜ ᱪᱮᱬᱮ ᱵᱮᱱᱟᱣ ᱠᱟᱛᱮ ᱵᱚ ᱟᱠᱟ ᱠᱟᱠᱚᱣᱟ ᱪᱮᱫᱟᱜ? ᱞᱟᱹᱱᱟᱹᱭ ᱢᱟᱨᱟᱜ ᱪᱮᱬᱮ ᱫᱚ ᱡᱟᱦᱮᱨ ᱟᱭᱳ ᱨᱤᱱ ᱥᱟᱫᱚᱢ ᱠᱟᱱᱟᱭ ᱩᱱᱤ ᱛᱮ ᱦᱤᱡᱩᱜ ᱥᱮᱱᱚᱜ ᱟᱭ᱾ ᱜᱮᱞ ᱯᱮ ᱨᱮᱱᱟᱜ ᱠᱩᱠᱞᱤ ᱵᱟᱦᱟ ᱯᱟᱨᱟᱵᱽ ᱨᱮ ᱫᱟᱜ ᱟᱯᱟᱨᱮᱡ ᱟᱨᱮᱡ ᱫᱚ ᱪᱮᱫᱟᱜ ᱞᱟᱹᱱᱟᱹᱭ ᱵᱟᱦᱟ ᱫᱟᱜ ᱟᱯᱟᱨᱮᱡ ᱟᱨᱮᱡ ᱛᱮᱫᱚ ᱵᱚᱪᱷᱚᱨ ᱫᱤᱱ ᱨᱮᱭᱟᱜ ᱠᱟᱹᱭ ᱠᱚ ᱜᱟᱹᱴᱤ ᱟᱨ ᱟᱹᱨᱩᱵ ᱜᱤᱰᱤᱜᱼᱟ ᱟᱨ ᱱᱟᱣᱟ ᱡᱤᱭᱚᱱ ᱵᱟᱪᱷᱱᱟᱣ ᱨᱮᱭᱟᱜ ᱟᱸᱥ ᱮ ᱫᱚᱦᱚᱭᱟ᱾ ᱢᱟ ᱮᱱᱠᱷᱟᱱ ᱛᱮᱦᱮᱧᱟᱜ ᱵᱷᱤᱰᱤᱭᱳ ᱚᱠᱟ ᱞᱮᱠᱟ ᱯᱮ ᱵᱩᱡᱷᱟᱹᱣ ᱠᱮᱫᱼᱟ ᱠᱚᱢᱮᱱᱴᱥ ᱛᱟᱵᱚᱱ ᱯᱮ᱾ ᱱᱚᱰᱮ ᱜᱮ ᱵᱷᱤᱰᱤᱭᱳ ᱫᱚᱞᱤᱧ ᱠᱮᱪᱮᱫ ᱠᱮᱫᱼᱟ᱾